ᱠᱟᱴ ᱠᱚ ᱜᱟᱸᱰᱮ ᱠᱟᱜᱼᱟ ᱚᱸᱰᱮ ᱞᱮᱵᱮᱫ ᱠᱟᱛᱮ ᱜᱮ ᱟᱢ ᱚᱱᱟ ᱞᱮᱵᱮᱫ ᱠᱟᱛᱮ ᱚᱱᱟ ᱥᱟᱯᱳᱨᱴ ᱮᱢ ᱧᱟᱢ ᱮᱫᱟ ᱟᱨ ᱞᱩᱭ ᱢᱮ ᱫᱟᱜ ᱛᱚ ᱚᱱᱠᱟ ᱛᱚ ᱱᱟᱣᱟ ᱦᱚᱲ ᱫᱚ ᱚᱦᱚᱜᱮᱢ ᱥᱟᱦᱚᱥ ᱠᱮᱭᱟ ᱛᱚ ᱟᱫᱚ ᱚᱱᱟᱛᱮ ᱤᱧ ᱵᱟᱹᱧ ᱥᱟᱦᱚᱥ ᱮᱫᱟ ᱟᱫᱚ ᱤᱧ ᱱᱚᱰᱮ ᱱᱩᱠᱩ ᱜᱮ ᱫᱟᱜ ᱠᱚ ᱞᱩ ᱟᱹᱫᱤᱧᱟ ᱟᱨ ᱟᱹᱰᱤ ᱢᱚᱡᱽ ᱤᱧ ᱵᱩᱡᱷᱟᱹᱣ ᱠᱮᱫᱟ ᱫᱟᱜ ᱠᱚ ᱞᱩ ᱟᱹᱫᱤᱧᱟ ᱟᱨ ᱥᱯᱟᱭᱱᱤᱝ ᱟᱨ ᱞᱟᱦᱟ ᱫᱚ ᱤᱧ ᱦᱟᱱᱛᱮ ᱠᱷᱚᱱᱤᱧ ᱦᱤᱡᱩᱜ ᱠᱟᱱ ᱛᱟᱦᱮᱱᱟ ᱵᱟᱹᱧ ᱵᱩᱡᱷᱟᱹᱣ ᱫᱟᱲᱮᱭᱟᱜ ᱠᱟᱱ ᱛᱟᱦᱮᱱᱟ ᱤᱧ ᱫᱩᱧ ᱢᱮᱱᱮᱫ ᱛᱟᱦᱮᱱᱟ ᱵᱚᱞᱮ ᱱᱚᱜᱼᱚᱭ ᱵᱟᱨᱭᱟ ᱵᱟᱨᱭᱟ ᱯᱮ ᱧᱮᱞ ᱮᱫᱟ ᱚᱱᱟ ᱵᱟᱨᱭᱟ ᱵᱟᱨᱟ ᱨᱮ ᱢᱮᱛᱟᱜ ᱢᱮ ᱠᱩᱧ ᱠᱟᱱᱟ ᱚᱱᱠᱟᱧ ᱵᱩᱡᱷᱟᱹᱣ ᱠᱟᱜ ᱛᱟᱦᱮᱱᱟ ᱛᱚ ᱦᱩᱫᱤᱥ ᱠᱟᱜ ᱛᱟᱦᱮᱱᱤᱧ ᱱᱚᱰᱮ ᱠᱷᱚᱱ ᱫᱟᱜ ᱤᱧ ᱞᱩᱭᱟ ᱡᱟᱦᱟᱱ ᱚᱥᱩᱵᱤᱫᱟ ᱵᱟᱹᱱᱩᱜᱼᱟ ᱢᱮᱱᱠᱷᱟᱱ ᱡᱚᱠᱷᱚᱱᱤᱧ ᱦᱮᱡ ᱮᱱᱟ ᱱᱚᱰᱮᱧ ᱧᱮᱞ ᱠᱮᱫᱟ ᱱᱚᱣᱟᱧ ᱧᱮᱞ ᱠᱮᱫᱟ ᱱᱚᱰᱮ ᱠᱷᱚᱱ ᱢᱟ ᱫᱟᱜ ᱵᱟᱝ ᱞᱩᱜᱼᱟ ᱧᱮᱞ ᱫᱟᱲᱮ ᱛᱟᱵᱚᱱ ᱠᱟᱱᱟ ᱯᱮ ᱱᱚᱜᱼᱚᱭ ᱯᱩᱨᱟᱹ ᱢᱟᱱᱮ ᱠᱞᱚᱥ ᱜᱮᱭᱟ ᱢᱟᱱᱮ ᱵᱟᱹᱱᱩᱜᱼᱟ ᱵᱷᱤᱛᱨᱤ ᱥᱮᱫ ᱛᱚ ᱡᱟᱭᱦᱳᱠ ᱵᱷᱟᱨᱟ ᱫᱚ ᱵᱷᱟᱨᱟ ᱫᱚ ᱱᱚᱣᱟ ᱵᱷᱟᱨᱟ ᱫᱚ ᱵᱷᱤᱛᱨᱤ ᱨᱮᱠᱚ ᱵᱮᱵᱚᱦᱟᱨ ᱠᱟᱜᱼᱟ ᱠᱚ ᱠᱚᱭᱮᱠᱴᱟ ᱠᱚ ᱞᱟᱜᱟᱣ ᱠᱟᱜᱼᱟ ᱟᱨ ᱪᱮᱛᱟᱱ ᱥᱮᱫ ᱵᱟᱠᱚ ᱞᱟᱜᱟᱣ ᱠᱟᱜᱼᱟ ᱠᱚᱢᱯᱞᱤᱴ ᱵᱟᱝ ᱦᱩᱭ ᱠᱟᱱᱟ ᱛᱚ ᱚᱱᱟ ᱠᱷᱟᱹᱛᱤᱨ ᱱᱤᱛᱚᱜ ᱱᱚᱝᱠᱟ ᱢᱮᱱᱟᱜ ᱦᱟᱛᱟᱲᱟ ᱢᱮᱱᱠᱷᱟᱱ ᱢᱮᱱᱠᱷᱟᱱ ᱫᱚ ᱪᱮᱫ ᱟᱹᱰᱤ ᱟᱵᱚ ᱠᱚ ᱞᱟᱹᱜᱤᱫ ᱫᱚ ᱟᱹᱰᱤ ᱨᱤᱠᱥ ᱜᱮᱭᱟ ᱱᱟᱣᱟ ᱦᱚᱲ ᱞᱟᱹᱜᱤᱫ ᱫᱚ ᱠᱟᱨᱚᱱ ᱤᱧ ᱜᱮ ᱱᱚᱰᱮ ᱫᱟᱜ ᱞᱩ ᱵᱟᱹᱧ ᱥᱟᱦᱚᱥᱫᱟ ᱤᱧ ᱠᱚ ᱞᱩ ᱟᱹᱫᱤᱧᱟ ᱛᱚᱵᱮ ᱟᱹᱱᱤᱡ ᱤᱧ ᱟᱹᱨᱩ ᱥᱟᱯᱷᱟ ᱫᱟᱲᱮᱭᱟᱜᱼᱟ ᱛᱚ ᱴᱷᱤᱠ ᱜᱮᱭᱟ ᱜᱟᱛᱮ ᱠᱚ ᱟᱯᱮ ᱱᱚᱣᱟ ᱠᱚᱨᱮ ᱛᱚᱥᱵᱤᱨᱤᱧ ᱧᱮᱞ ᱪᱮᱫ ᱛᱮᱱᱟᱜ ᱤᱧᱟᱹᱜ ᱛᱟᱭᱚᱢ ᱥᱮᱫ ᱯᱟᱹᱪᱷᱞᱟᱹ ᱥᱮᱫ ᱞᱮᱠᱟᱛᱮ ᱧᱮᱞ ᱛᱟᱵᱚᱱ ᱯᱮ ᱯᱩᱨᱟ ᱠᱟᱭᱨᱟ ᱢᱮᱱᱟᱜᱼᱟ

ᱡᱚᱦᱟᱨ ᱜᱮ ᱜᱟᱛᱮ ᱠᱚ ᱥᱟᱱᱟᱢ ᱠᱚ ᱛᱮᱦᱮᱧ ᱱᱟᱣᱟ ᱵᱷᱤᱰᱤᱭᱳ ᱨᱮ ᱟᱯᱮ ᱡᱚᱛᱚ ᱠᱚ ᱛᱮᱦᱮᱧ ᱫᱚᱲᱦᱟ ᱛᱮᱧ ᱟᱛᱟᱝ ᱫᱟᱨᱟᱢᱮᱫ ᱯᱮ ᱠᱟᱱ ᱛᱟᱵᱚᱱᱟ ᱟᱨ ᱛᱮᱦᱮᱧ ᱤᱧ ᱯᱮ ᱧᱮᱞ ᱫᱟᱲᱮᱭᱟᱹᱧ ᱠᱟᱱᱟ ᱛᱮᱦᱮᱧ ᱱᱚᱝᱠᱟᱱ ᱡᱟᱭᱜᱟᱧ ᱦᱮᱡ ᱠᱟᱱᱟ ᱡᱮ ᱱᱚᱣᱟ ᱫᱚ ᱵᱤᱨ ᱡᱟᱭᱜᱟ ᱠᱟᱱᱟ ᱟᱨ ᱤᱧᱟᱹᱜ ᱛᱟᱭᱱᱚᱢ ᱥᱮᱫ ᱯᱮ ᱧᱮᱞ ᱫᱟᱲᱮᱭᱟᱜ ᱠᱟᱱᱟ ᱡᱟᱦᱟᱸ ᱫᱚ ᱱᱚᱜᱼᱚᱭ ᱧᱮᱞᱮᱫ ᱛᱟᱵᱚᱱᱟ ᱱᱚᱣᱟ ᱫᱚ ᱢᱮᱛᱟᱜ ᱢᱮ ᱥᱟᱨᱡᱚᱢ ᱫᱟᱨᱮ ᱠᱚ ᱢᱮᱱᱟᱜᱼᱟ ᱢᱮᱛᱟᱜ ᱢᱮ ᱵᱟᱰᱟᱭ ᱜᱮᱭᱟᱵᱚᱱ ᱵᱤᱨ ᱨᱮ ᱪᱮᱫ ᱪᱮᱫ ᱫᱟᱨᱮ ᱛᱟᱦᱮᱱᱟ ᱚᱱᱞᱤ ᱠᱷᱟᱹᱞᱤ ᱥᱟᱨᱡᱚᱢ ᱫᱟᱨᱮ ᱫᱚ ᱵᱟᱝ ᱛᱟᱦᱮᱱᱟ ᱮᱴᱟᱜ ᱮᱴᱟᱜ ᱫᱟᱨᱮ ᱠᱚ ᱛᱟᱦᱮᱱ ᱜᱮᱭᱟ ᱟᱨ ᱯᱮ ᱧᱮᱞ ᱫᱟᱲᱮ ᱛᱟᱵᱚᱱ ᱠᱟᱱᱟ ᱧᱮᱞ ᱛᱟᱵᱚᱱ ᱯᱮ ᱟᱨ ᱛᱷᱚᱲᱟ ᱠᱮᱢᱨᱟᱧ ᱟᱹᱪᱩᱨ ᱧᱚᱜ ᱮᱫᱟ ᱱᱚᱝᱠᱟ ᱛᱚ ᱱᱚᱝᱠᱟᱱ ᱡᱟᱭᱜᱟ ᱵᱟᱹᱧ ᱦᱮᱡ ᱵᱟᱲᱟᱜ ᱜᱮᱭᱟ ᱟᱫᱚ ᱛᱮᱦᱮᱧ ᱦᱮᱡ ᱠᱟᱱ ᱛᱟᱵᱚᱱᱟ ᱟᱫᱚ ᱛᱮᱦᱮᱧ ᱦᱩᱫᱤᱥ ᱠᱤᱫᱟᱹᱧ ᱟᱭᱢᱟ ᱫᱤᱱ ᱠᱷᱚᱱ ᱤᱧ ᱵᱞᱚᱜᱽ ᱵᱷᱤᱰᱭᱳ ᱵᱟᱹᱧ ᱟᱹᱜᱩ ᱟᱠᱟᱫ ᱛᱟᱵᱚᱱᱟ ᱚᱱᱟ ᱠᱷᱟᱹᱛᱤᱨ ᱛᱮ

ᱴᱷᱤᱠ ᱜᱮᱭᱟ ᱟᱫᱚ ᱵᱟᱹᱲᱛᱤ ᱪᱮᱫ ᱤᱧ ᱞᱟᱹᱭ ᱟᱵᱚᱱᱟ ᱟᱫᱚ ᱴᱷᱤᱠ ᱜᱮᱭᱟ ᱱᱤᱛᱚᱜ ᱫᱚ ᱱᱚᱝᱠᱟ ᱜᱤᱧ ᱨᱚᱲᱮᱫ ᱛᱟᱵᱚᱱᱟ ᱟᱨ ᱱᱚᱣᱟ ᱡᱟᱭᱜᱟ ᱪᱮᱫᱟᱜ ᱥᱮ ᱵᱤᱨ ᱡᱟᱭᱜᱟ ᱠᱟᱱᱟ ᱛᱚ ᱟᱫᱚ ᱦᱤᱡᱩᱜ ᱨᱮ ᱛᱷᱚᱲᱟ ᱜᱟᱱ ᱠᱚᱥᱴᱚ ᱫᱚ ᱦᱩᱭᱩᱜ ᱜᱮᱭᱟ ᱵᱤᱨ ᱡᱟᱭᱜᱟ ᱠᱟᱱᱟ ᱰᱟᱦᱟᱨ ᱠᱚ ᱛᱷᱚᱲᱟ ᱜᱟᱱ ᱵᱤᱨ ᱡᱟᱭᱜᱟ ᱢᱮᱛᱟᱜ ᱢᱮ ᱢᱚᱡᱽ ᱵᱟᱝ ᱛᱟᱦᱮᱱ ᱜᱮᱭᱟ ᱠᱷᱟᱫᱚᱜ ᱞᱚᱯᱚᱜ ᱛᱟᱦᱮᱱᱟ ᱟᱨ ᱚᱱᱮ ᱚᱱᱠᱟ ᱜᱮ ᱱᱚᱛᱮᱱᱟᱜ ᱡᱚᱠᱷᱚᱱ ᱱᱚᱣᱟ ᱟᱹᱛᱩ ᱨᱮ ᱥᱮ ᱱᱚᱣᱟ ᱟᱛᱳ ᱨᱮ ᱵᱚᱞᱚ ᱠᱟᱛᱮ ᱛᱷᱚᱲᱟ ᱰᱟᱦᱟᱨ ᱠᱚ ᱚᱥᱩᱵᱤᱫᱟ ᱦᱩᱭ ᱞᱮᱱ ᱜᱮᱭᱟ ᱢᱮᱱᱠᱷᱟᱱ ᱪᱮᱫ ᱦᱚᱸ ᱵᱟᱝ ᱠᱟᱱᱟ ᱱᱚᱣᱟ ᱫᱚ ᱛᱟᱦᱮᱱ ᱜᱮᱭᱟ ᱟᱨ ᱛᱮᱦᱮᱧ ᱚᱱᱠᱟ ᱜᱮ ᱮᱱᱦᱚᱸ ᱢᱚᱡᱽ ᱜᱮ ᱦᱮᱡ ᱥᱮᱴᱮᱨ ᱦᱩᱭᱱᱟ ᱛᱚ ᱴᱷᱤᱠ ᱜᱮᱭᱟ ᱟᱯᱮ ᱠᱚ ᱪᱮᱫ ᱯᱮ ᱪᱤᱠᱟᱹᱭᱮᱫ ᱛᱟᱵᱚᱱᱟ ᱛᱚᱵᱮ ᱛᱷᱚᱲᱟ ᱱᱤᱭᱟᱹ ᱚᱠᱛᱚ ᱨᱮ ᱛᱷᱚᱲᱟ ᱨᱮᱥᱴ ᱵᱚᱱ ᱦᱟᱛᱟᱣ ᱞᱮᱜᱮ